ᱯᱷᱚᱨᱮᱥᱴ ᱟᱨᱴ ᱡᱚᱝᱜᱚᱞ ᱡᱚᱢᱤ ᱚᱫᱷᱤᱠᱟᱨ ᱮ ᱮᱢᱟᱫ ᱠᱚ ᱛᱟᱦᱮᱸᱫ ᱱᱤᱛᱚᱜ ᱚᱱᱟ ᱦᱚᱸ ᱟᱹᱫᱤᱵᱟᱹᱥᱤ ᱵᱟᱝ ᱠᱚ ᱧᱟᱢ ᱟᱠᱟᱫᱼᱟ ᱢᱮᱱᱠᱷᱟᱱ ᱛᱮᱦᱮᱧ ᱱᱚᱰᱮ ᱡᱩᱫᱤ ᱧᱮᱞᱚᱜ ᱠᱟᱱᱟ ᱟᱹᱫᱤᱵᱟᱹᱥᱤᱭᱟᱜ ᱡᱟᱭᱜᱟ ᱥᱚᱨᱠᱟᱨᱮ ᱠᱤᱨᱤᱧᱟ ᱛᱤᱱᱟᱹᱜ ᱫᱩᱠ ᱨᱮᱭᱟᱜ ᱠᱟᱛᱷᱟ ᱚᱱᱟ ᱠᱷᱟᱹᱛᱤᱨ ᱛᱮᱦᱮᱧ ᱴᱷᱟᱹᱠᱩᱨ ᱢᱩᱬᱟᱹ ᱡᱟᱯᱟᱜ ᱨᱮᱱ ᱡᱟᱦᱟᱸ ᱛᱤᱱᱟᱹᱜ ᱜᱮ ᱟᱹᱫᱤᱵᱟᱹᱥᱤ ᱵᱚᱭᱦᱟ ᱠᱚᱠᱚ ᱛᱟᱦᱮᱸ ᱠᱟᱱ ᱦᱟᱡᱟᱨ ᱦᱟᱡᱟᱨ ᱥᱚᱝᱠᱷᱟ ᱨᱮ ᱛᱮᱦᱮᱧ ᱨᱮᱞᱤ ᱠᱚ ᱥᱟᱯᱲᱟᱣ ᱞᱮᱱᱟ ᱢᱮᱱᱠᱷᱟᱱ ᱛᱚᱦᱥᱤᱞᱫᱟᱨ ᱴᱷᱮᱱ ᱠᱚ ᱥᱮᱴᱮᱨ ᱮᱱᱟ ᱟᱨ ᱟᱠᱚᱣᱟᱜ ᱩᱥᱟᱹᱫ ᱠᱟᱛᱷᱟ ᱥᱟᱱᱟᱢᱟᱜ ᱠᱟᱛᱷᱟ ᱟᱡ ᱴᱷᱮᱱ ᱠᱚ ᱯᱷᱚᱴᱮᱞ ᱞᱟᱜᱼᱟ ᱨᱟᱞᱤ ᱫᱚ ᱦᱟᱥᱟ ᱵᱟᱧᱪᱟᱣ ᱟᱹᱫᱤᱵᱟᱹᱥᱤ ᱠᱚᱣᱟᱜ ᱦᱟᱥᱟ ᱵᱟᱧᱪᱟᱣ ᱞᱟᱹᱜᱤᱫ ᱛᱮᱦᱮᱧᱟᱜ ᱨᱮᱞᱤ ᱫᱚ ᱦᱩᱭ ᱞᱮᱱ ᱛᱟᱦᱮᱸᱫ ᱱᱤᱛᱚᱜ ᱠᱤᱱ ᱥᱚᱨᱠᱟᱨ ᱡᱮ ᱟᱹᱫᱤᱵᱟᱹᱥᱤ ᱵᱤᱨᱳᱫ ᱨᱮ ᱡᱟᱦᱟᱸ ᱡᱚᱛᱚ ᱟᱭᱤᱱ ᱠᱤᱱ ᱟᱹᱜᱩᱭᱮᱫᱼᱟ ᱚᱱᱟ ᱵᱤᱨᱳᱫ ᱛᱮ ᱛᱮᱦᱮᱧᱟᱜ ᱨᱮᱞᱤ ᱫᱚ

ᱨᱟᱹᱥᱠᱟᱹ ᱛᱮ ᱡᱟᱸᱜᱟ ᱚᱛ ᱨᱮ ᱵᱟᱭ ᱞᱟᱜᱟᱜ ᱛᱟᱦᱮᱸᱫ ᱡᱮ ᱟᱵᱚᱨᱮᱱ ᱦᱚᱲ ᱫᱚᱲᱚ ᱫᱚ ᱡᱟᱦᱟᱸ ᱟᱠᱟᱱ ᱜᱮ ᱟᱵᱚᱨᱮᱱ ᱦᱚᱲ ᱛᱮᱬᱩ ᱟᱵᱚᱣᱟᱜ ᱟᱹᱫᱤᱵᱟᱹᱥᱤ ᱠᱚᱣᱟᱜ ᱩᱱᱱᱚᱛᱤ ᱦᱩᱭᱩᱜᱼᱟ ᱠᱤᱱᱛᱩ ᱫᱩᱠ ᱨᱮᱱᱟᱜ ᱠᱟᱛᱷᱟ ᱟᱵᱚᱨᱮᱱ ᱦᱚᱲ ᱩᱱᱟᱹᱜ ᱢᱟᱨᱟᱝ ᱢᱟᱨᱟᱝ ᱡᱟᱭᱜᱟ ᱨᱮ ᱛᱟᱦᱮᱸ ᱠᱟᱛᱮᱫ ᱟᱵᱚ ᱟᱹᱫᱤᱵᱟᱹᱥᱤ ᱦᱚᱲ ᱠᱚᱣᱟᱜ ᱵᱤᱨᱳᱫᱷ ᱨᱮ ᱟᱹᱭᱤᱱ ᱱᱤᱛᱚᱜ ᱛᱮᱭᱟᱨᱚᱜ ᱠᱟᱱᱟ ᱟᱹᱫᱤᱵᱟᱹᱥᱤ ᱱᱮᱛᱟ ᱠᱚᱣᱟᱜ ᱠᱚᱞᱚᱢ ᱛᱮ ᱛᱮᱭᱟᱨᱚᱜ ᱠᱟᱱᱟ ᱚᱱᱟᱜᱮ ᱫᱩᱠ ᱫᱚ ᱠᱟᱛᱷᱟ ᱚᱠᱚᱭ ᱴᱷᱮᱱ ᱵᱚᱱ ᱨᱟᱜᱟ ᱟᱵᱚ ᱡᱟᱦᱟᱸᱭ ᱵᱚᱱ ᱛᱮᱭᱟᱨ ᱟᱠᱟᱫ ᱠᱚᱣᱟ ᱡᱟᱦᱟᱸᱭ ᱵᱚᱱ ᱵᱮᱱᱟᱣ ᱟᱠᱟᱫ ᱠᱚᱣᱟ ᱟᱭᱳ ᱵᱟᱵᱟ ᱠᱚ ᱢᱮᱱᱟ ᱤᱧ ᱫᱚ ᱦᱚᱯᱚᱱᱤᱧ ᱵᱮᱱᱟᱣ ᱟᱠᱟᱫ ᱠᱚᱣᱟ ᱡᱟᱦᱟᱸ ᱛᱤᱥ ᱦᱟᱲᱟᱢ ᱞᱮᱱᱠᱷᱟᱱ ᱵᱩᱲᱦᱤ ᱞᱮᱱᱠᱷᱟᱱ ᱤᱧᱟᱹᱜ ᱥᱮᱵᱟ ᱠᱤᱱ ᱠᱚᱨᱟᱣᱟ ᱡᱩᱫᱤ ᱦᱚᱯᱚᱱ ᱟᱭᱳ ᱵᱟᱵᱟ ᱵᱟᱭ ᱠᱩᱞᱤ ᱠᱤᱱᱟ ᱱᱤᱛᱚᱝ ᱫᱚ ᱟᱵᱚ ᱨᱮᱱ ᱟᱭᱳ ᱵᱟᱵᱟ ᱫᱚ ᱦᱩᱭᱩᱜ ᱠᱟᱱᱟ ᱠᱤᱱ ᱢᱩᱠᱠᱷᱚ ᱢᱚᱱᱛᱨᱤ ᱯᱨᱚᱫᱷᱟᱱ ᱢᱚᱱᱛᱨᱤ ᱩᱱᱠᱩ ᱫᱚ ᱟᱵᱚ ᱨᱮᱱ ᱟᱭᱳ ᱵᱟᱵᱟ ᱡᱩᱫᱤ ᱟᱵᱚᱣᱟᱜ ᱫᱩᱠ ᱟᱠᱚ ᱵᱟᱠᱚ ᱧᱮᱞᱟ ᱟᱵᱚ ᱟᱨᱦᱚᱸ ᱫᱩᱠ ᱠᱚ ᱮᱢᱟ ᱵᱚᱱᱟ ᱮᱱᱠᱷᱟᱱ ᱫᱚ ᱚᱠᱚᱭ ᱴᱷᱮᱱ ᱵᱚᱱ ᱢᱮᱱᱟ ᱛᱚ ᱡᱟ ᱦᱳᱠ ᱵᱷᱟᱨᱚᱛ ᱥᱚᱝᱵᱤᱫᱷᱟᱱ ᱨᱮ ᱢᱤᱫᱴᱟᱝ ᱟᱹᱭᱤᱱ ᱢᱮᱱᱟᱜᱼᱟ ᱟᱵᱚ ᱨᱮᱱ ᱰᱚᱠᱴᱚᱨ ᱟᱢᱵᱮᱫᱠᱚᱨ ᱛᱟᱹᱠᱤᱱ ᱟᱹᱭᱤᱱ ᱠᱤᱱ ᱵᱮᱱᱟᱣ ᱠᱟᱜᱼᱟ ᱡᱮ ᱟᱵᱚ ᱵᱚᱱ ᱯᱨᱚᱴᱮᱥᱴ ᱫᱟᱲᱮᱭᱟᱜᱼᱟ ᱟᱵᱚ ᱵᱚᱱ ᱫᱟᱹᱵᱤ ᱫᱟᱲᱮᱭᱟᱜᱼᱟ ᱟᱵᱚ ᱵᱚᱱ ᱨᱚᱲ ᱫᱟᱲᱮᱭᱟᱜᱼᱟ ᱟᱵᱚᱣᱟᱜ ᱦᱚᱸᱠ ᱠᱟᱛᱷᱟ ᱚᱱᱟ ᱠᱷᱟᱹᱛᱤᱨ ᱛᱮ ᱛᱮᱦᱮᱧ ᱴᱷᱟᱹᱠᱩᱨ ᱢᱩᱱᱰᱟᱹ ᱨᱮᱱ ᱟᱹᱫᱤᱵᱟᱹᱥᱤ ᱠᱚ ᱢᱤᱫ ᱟᱠᱟᱱᱟ ᱠᱚ ᱟᱨ ᱟᱵᱚᱣᱟᱜ ᱦᱟᱥᱟ ᱵᱟᱧᱪᱟᱣ ᱞᱟᱹᱜᱤᱫ ᱟᱵᱚᱣᱟᱜ ᱵᱷᱟᱥᱟ ᱵᱟᱧᱪᱟᱣ ᱞᱟᱹᱜᱤᱫ ᱡᱟᱦᱟᱸ ᱞᱮᱠᱟᱱᱟᱜ ᱯᱚᱫᱚᱠᱷᱮᱯ ᱤᱫᱤᱛᱮ ᱦᱩᱭᱩᱜᱼᱟ

ᱥᱮᱠᱥᱚᱱ ᱴᱩ ᱥᱚᱵ ᱥᱮᱠᱥᱚᱱ ᱴᱩ ᱠᱟᱡᱮ ᱫᱤᱱᱮ ᱪᱤᱠᱟ ᱜᱮ ᱟᱹᱫᱤᱵᱟᱹᱥᱤ ᱠᱚ ᱪᱮᱛᱟᱱ ᱨᱮᱫᱚ ᱱᱮᱱ ᱤᱭᱟᱹ ᱦᱤᱱᱫᱩ ᱥᱚᱵ ᱥᱮᱠᱥᱚᱱ ᱟᱴ ᱫᱚ ᱠᱟ ᱞᱟᱜᱟᱣᱟ ᱪᱤᱠ ᱠᱟᱱᱟ ᱦᱤᱱᱫᱩ ᱩᱛᱛᱚᱨ ᱫᱤᱠ ᱨᱮᱭᱟᱜ ᱟᱹᱭᱤᱱ ᱫᱚ ᱠᱟ ᱞᱟᱜᱟᱣᱟ ᱢᱮᱱᱛᱮᱭᱟ ᱢᱮᱱ ᱫᱚ ᱯᱷᱤᱨ ᱵᱷᱤ ᱟᱠᱚ ᱟᱫᱟᱭ ᱟᱫᱟᱭ ᱛᱮᱜᱮ ᱛᱤᱥᱤᱝ ᱱᱮᱱ ᱡᱚ ᱦᱤᱱᱫᱩ ᱩᱛᱛᱚᱨ ᱫᱤᱠ ᱨᱮᱭᱟᱜ ᱟᱹᱭᱤᱱ ᱚᱱᱩᱥᱟᱨᱮ ᱠᱚ ᱥᱮᱴᱮᱨ ᱞᱮᱫ ᱛᱟᱦᱮᱱᱟ ᱠᱚ ᱛᱤᱥᱤᱝ ᱚᱠᱟᱱᱟᱜ ᱪᱮᱫ ᱮᱥᱩ ᱢᱟᱱᱮ ᱜᱟᱯᱟ ᱫᱤᱱ ᱨᱮ ᱮᱥᱩ ᱟᱵᱚ ᱟᱹᱫᱤᱵᱟᱹᱥᱤ ᱵᱷᱤᱛᱤᱨ ᱨᱮ ᱢᱮᱱ ᱫᱚ ᱢᱟᱱᱮ ᱚᱥᱟᱱᱛᱤ ᱨᱮᱭᱟᱜ ᱵᱟᱛᱟᱵᱚᱨᱚᱱ ᱦᱚᱵᱚᱜᱼᱟ ᱮᱱ ᱦᱤᱞᱳᱜ ᱛᱮ ᱠᱮᱵᱚᱞ ᱤᱱᱟᱹ ᱥᱚᱸᱜᱮ ᱟᱞᱚ ᱫᱚᱨᱠᱟᱨ ᱜᱮ ᱛᱟ ᱥᱚᱦᱤᱛᱚ ᱟᱵᱚ ᱛᱤᱥᱤᱝ ᱥᱩᱯᱨᱤᱢ ᱠᱳᱨᱴ ᱨᱮᱭᱟᱜ ᱡᱟᱡᱽᱢᱮᱱᱴ ᱵᱚᱱ ᱧᱮᱞ ᱨᱮᱦᱚᱸ ᱛᱤᱥᱤᱝ ᱤᱭᱟᱹ ᱡᱮ ᱠᱚᱢᱚᱲᱟ ᱠᱚᱢᱚᱲᱟ ᱱᱤᱛᱤ ᱵᱟᱨᱥᱮᱥ ᱥᱯᱮᱥᱟᱞ ᱞᱮᱱᱰ ᱮᱠᱩᱡᱤᱥᱚᱱ ᱚᱯᱷᱤᱥᱟᱨ ᱚᱯᱷ ᱠᱟᱱᱟᱭ ᱥᱩᱯᱨᱤᱢ ᱠᱳᱨᱴ ᱨᱮ ᱪᱮᱞᱮᱧᱡᱽ ᱦᱚᱵᱚᱜ ᱠᱟᱱᱟ ᱮᱱ ᱨᱮᱦᱚᱸ ᱥᱩᱯᱨᱤᱢ ᱠᱳᱨᱴ ᱥᱤᱫᱷᱟᱹ ᱥᱤᱫᱷᱟᱹ ᱠᱟᱡᱽ ᱠᱮᱫᱟᱭ ᱡᱮᱦᱮᱛᱩ ᱟᱹᱫᱤᱵᱟᱹᱥᱤ ᱠᱚᱣᱟᱜ ᱚᱸᱰᱮ ᱟᱠᱚᱣᱟᱜ ᱥᱚᱛᱚᱱᱛᱨᱚ ᱨᱩᱲᱤ ᱯᱚᱨᱚᱢᱯᱚᱨᱟ ᱥᱟᱥᱚᱱ ᱵᱮᱵᱚᱥᱛᱷᱟ ᱢᱮᱱᱟᱜᱼᱟ ᱛᱚ ᱱᱤᱱᱟᱹ ᱩᱯᱚᱨᱮ ᱟᱡ ᱡᱟᱦᱟᱱᱟᱜ ᱦᱚᱸ ᱡᱟᱡᱽᱢᱮᱱᱴ ᱠᱟᱡᱽ ᱮᱢ ᱫᱟᱲᱮᱭᱟᱜᱼᱟ ᱤᱱᱟᱹ ᱢᱮᱱᱛᱮ ᱟᱡ ᱱᱤᱱᱟᱹ ᱥᱮᱱᱴᱨᱟᱞ ᱜᱚᱨᱢᱮᱱᱴ ᱤᱧ ᱨᱮᱠᱚᱢᱮᱱᱰᱮᱥᱚᱱ ᱟᱹᱧ ᱠᱟᱱᱟ ᱡᱩᱫᱤ ᱟᱹᱱ ᱟᱹᱭᱤᱱ ᱮ ᱯᱚᱨᱤᱵᱚᱨᱛᱚᱱᱟᱭᱟ ᱥᱚᱨᱤ ᱥᱚᱝᱥᱳᱫᱷᱚᱱᱟᱭᱟ ᱮᱱ ᱨᱮᱫᱚ ᱟᱡ ᱱᱚᱣᱟ ᱯᱚᱨᱮ ᱡᱟᱦᱟᱱᱟᱜ ᱰᱤᱥᱤᱥᱚᱱ ᱮᱢ ᱫᱟᱲᱮᱭᱟᱜ ᱜᱮᱭᱟ ᱛᱚ ᱮᱱᱮ ᱮᱱ ᱞᱮᱠᱟ ᱮᱱ ᱦᱤᱞᱳᱜ ᱛᱮ ᱟᱵᱚᱣᱟᱜ ᱥᱚᱝᱵᱤᱫᱷᱟᱱ ᱨᱮᱭᱟᱜ ᱡᱮ ᱚᱱᱟ ᱟᱨᱴᱤᱠᱮᱞ ᱛᱷᱟᱨᱴᱤᱱ ᱥᱚᱯᱞᱚᱥ ᱛᱷᱨᱤ ᱤᱱᱟᱹ ᱡᱮ ᱚᱱᱟ ᱡᱮ ᱢᱟᱱᱮ ᱟᱵᱚᱣᱟᱜ ᱠᱚᱞᱚᱢ ᱴᱩ ᱥᱚᱝᱥᱳᱫᱷᱚᱱ ᱪᱟᱞᱟᱣ ᱠᱟᱱᱟ ᱚᱱᱟ ᱵᱷᱟᱭᱳᱞᱮᱴ ᱟᱠᱟᱱᱟ ᱛᱚ ᱮᱱᱟᱱ ᱵᱷᱟᱭᱳᱞᱮᱴ ᱟᱠᱟᱱ ᱦᱤᱥᱟᱹᱵ ᱛᱮ ᱛᱤᱦᱤᱧ ᱮᱱᱟᱱ ᱤᱭᱟᱹ ᱨᱟᱹᱞᱤ ᱨᱤᱠᱟᱹ ᱞᱮᱱᱟ ᱟᱫᱚ ᱮᱱᱟᱱ ᱨᱟᱹᱞᱤ ᱨᱮ ᱟᱵᱚ ᱥᱨᱤᱢᱟᱱ ᱜᱚᱵᱷᱚᱨᱱᱚᱨ ᱥᱤ ᱮᱢ ᱮᱱᱛᱮᱫ ᱡᱮ ᱠᱟᱞᱮᱠᱴᱚᱨ ᱮᱱᱦᱤᱞᱳᱜ ᱛᱮ ᱰᱤ ᱰᱚᱵᱞᱩ ᱱᱚᱣᱟ ᱨᱮᱱᱟᱜ ᱥᱟᱠᱟᱢ ᱠᱚ ᱮᱢ ᱠᱟᱱᱟ ᱪᱮᱫ ᱪᱮ ᱟᱞᱮ ᱟᱹᱫᱤᱵᱟᱹᱥᱤ ᱠᱚ ᱡᱮ ᱱᱚᱣᱟ ᱨᱮᱱᱟᱜ ᱠᱚᱞᱚᱢ ᱡᱮ ᱥᱚᱝᱥᱳᱫᱷᱚᱱ ᱪᱟᱹᱞᱩ ᱠᱟᱱᱟ ᱦᱤᱱᱫᱩ ᱩᱛᱛᱚᱨ ᱫᱤᱠᱩ ᱨᱮ ᱟᱹᱭᱤᱱ ᱦᱤᱥᱟᱹᱵᱽ ᱛᱮ ᱚᱱᱟ ᱟᱞᱮ ᱠᱟᱞᱮᱠᱥᱮᱱ ᱟᱢ ᱠᱟᱱᱟ ᱛᱚ ᱟᱞᱮ ᱟᱹᱫᱤᱵᱟᱹᱥᱤ ᱠᱚᱣᱟᱜ ᱡᱮ ᱚᱱᱟ ᱯᱨᱚᱠᱨᱤᱛᱚ ᱨᱮ ᱡᱮ ᱨᱩᱰᱤ ᱯᱚᱨᱚᱢᱯᱚᱨᱟ ᱥᱟᱥᱚᱱ ᱵᱮᱵᱚᱥᱛᱷᱟ ᱢᱮᱱᱟᱜᱼᱟ ᱮᱱ ᱦᱤᱥᱟᱹᱵᱽ ᱛᱮᱜᱮ ᱚᱛ ᱦᱟᱥᱟ ᱠᱚ ᱦᱟᱹᱴᱤᱧᱚᱜ ᱠᱟᱱᱟ ᱢᱮᱱᱛᱮ ᱢᱟᱱᱮ ᱥᱚᱨᱠᱟᱨ ᱪᱤᱴᱷᱤ ᱥᱟᱠᱟᱢ ᱞᱮ ᱠᱩᱞ ᱠᱮᱫᱟ

ᱩᱱᱠᱩ ᱟᱠᱚᱣᱟᱜ ᱚᱠᱟ ᱛᱮᱫᱚ ᱵᱟᱠᱚ ᱥᱮᱱᱚᱜ ᱠᱟᱱᱟ ᱩᱱᱠᱩ ᱯᱩᱨᱟᱹ ᱟᱹᱫᱤᱵᱟᱹᱥᱤ ᱥᱚᱢᱟᱡᱽ ᱨᱤᱯᱨᱮᱡᱮᱱᱴᱮᱴᱤᱵᱽ ᱞᱟᱹᱜᱤᱫ ᱱᱮᱛᱟᱨ ᱠᱚ ᱥᱮᱱᱚᱜ ᱠᱟᱱᱟ ᱟᱹᱫᱤᱵᱟᱹᱥᱤ ᱦᱚᱲ ᱠᱚᱣᱟᱜ ᱵᱷᱟᱹᱞᱟᱹᱭ ᱞᱟᱹᱜᱤᱫ ᱱᱤᱭᱚᱢ ᱠᱟᱹᱱᱩᱱ ᱵᱟᱭ ᱞᱟᱹᱜᱤᱫ ᱱᱮᱛᱟᱨ ᱠᱚ ᱥᱮᱱᱚᱜ ᱠᱟᱱᱟ ᱢᱮᱱᱫᱚ ᱛᱮᱦᱮᱧ ᱫᱤᱱ ᱨᱮ ᱚᱱᱟ ᱢᱟᱱᱮ ᱚᱯᱳᱡᱤᱴ ᱠᱚ ᱯᱟᱨᱴᱤ ᱠᱟᱱᱟ ᱚᱱᱟ ᱪᱮ ᱢᱟᱱᱮ ᱟᱹᱫᱤᱵᱟᱹᱥᱤ ᱥᱚᱢᱟᱡᱽ ᱞᱟᱹᱜᱤᱫ ᱜᱚᱱᱚᱛᱚᱱᱛᱨᱚ ᱨᱮᱭᱟᱜ ᱦᱚᱛᱛᱟ ᱦᱚᱦᱚᱣᱟᱜ ᱠᱟᱱᱟ ᱪᱤᱠᱟᱹ ᱪᱮ ᱛᱮᱦᱮᱧ ᱩᱱᱠᱩ ᱥᱚᱵᱨᱮᱱ ᱯᱟᱨᱴᱤ ᱨᱮᱠᱚ ᱛᱩᱞ ᱟᱠᱟᱱᱟ ᱚᱸᱰᱮ ᱯᱟᱨᱴᱤ ᱦᱟᱭ ᱠᱚᱢᱟᱱᱰ ᱦᱤᱥᱟᱹᱵ ᱛᱮᱠᱚ ᱥᱮᱥᱚᱱ ᱠᱟᱱᱟ ᱛᱚᱠᱷᱚᱱ ᱟᱹᱫᱤᱵᱟᱹᱥᱤ ᱠᱚᱣᱟᱜ ᱡᱮ ᱫᱩᱠᱷᱩ ᱟᱹᱫᱤᱵᱟᱹᱥᱤ ᱠᱚᱣᱟᱜ ᱠᱚᱥᱴᱚ ᱟᱹᱫᱤᱵᱟᱹᱥᱤ ᱠᱚᱣᱟᱜ ᱵᱤᱨᱳᱫᱷ ᱨᱮ ᱡᱮ ᱟᱹᱭᱤᱱ ᱠᱟᱹᱱᱩᱱ ᱵᱟᱹᱭᱤᱜ ᱠᱟᱱᱟ ᱤᱱᱟᱹ ᱠᱚᱨᱮ ᱡᱟᱦᱟᱱᱟᱜ ᱚᱠᱟ ᱠᱚ ᱡᱤᱛᱱᱟ ᱱᱟ ᱛᱚ ᱡᱤᱛᱱᱟ ᱟᱭᱤᱱ ᱵᱟᱭᱤ ᱦᱳᱛᱮ ᱱᱟ ᱥᱚᱵ ᱮᱱ ᱴᱤ ᱮᱥ ᱥᱤ ᱨᱮ ᱚᱯᱱᱟ ᱠᱟ ᱯᱟᱥ ᱠᱮᱱᱛᱮ ᱦᱩᱭᱩᱜ ᱛᱟᱞᱮ ᱱᱟ ᱡᱮᱥᱮ ᱱᱟ ᱱᱤᱱᱟ ᱡᱩᱫᱤ ᱵᱚᱱ ᱞᱟᱹᱭᱟ ᱱᱟ ᱤᱭᱟᱹ ᱡᱮ ᱱᱮ ᱱᱮ ᱡᱮ ᱪᱮᱫ ᱠᱚ ᱢᱮᱱᱟ ᱠᱚᱞᱚᱢ ᱴᱩ ᱥᱚᱝᱥᱳᱫᱷᱚᱱ ᱦᱩᱣᱟ ᱚᱛᱱᱟ ᱡᱮ ᱤᱱᱟ ᱨᱮᱭᱟᱜ ᱪᱤᱴᱷᱤ ᱡᱚ ᱠᱟᱱᱟ ᱥᱟᱨᱠᱩᱞᱟᱨ ᱡᱚ ᱵᱟᱭ ᱡᱟᱹᱱᱤ ᱤᱱᱟ ᱦᱚᱸ ᱴᱤ ᱮᱥ ᱥᱤ ᱨᱮᱫᱚ ᱠᱟ ᱢᱟᱱᱮ ᱠᱟ ᱯᱟᱥ ᱠᱟᱱᱛᱮ ᱦᱩᱭᱩᱜ ᱠᱟᱱᱟ ᱛᱚ ᱮᱥᱚ ᱫᱩᱠᱷᱚ ᱨᱮᱭᱟᱜ ᱠᱟᱡᱮ ᱛᱚ ᱮᱱ ᱦᱤᱞᱳᱜ ᱛᱮ ᱡᱩᱫᱤ ᱤᱱᱟ ᱡᱚ ᱪᱤᱴᱷᱤ ᱦᱤᱡᱩᱜ ᱤᱱᱟᱹ ᱨᱮ ᱯᱚᱭᱮᱱᱴ ᱱᱚᱢᱵᱚᱨ ᱯᱷᱳᱴᱤ ᱯᱷᱟᱭᱤᱵᱷ ᱨᱮ ᱢᱮᱱᱟᱜᱼᱟ ᱪᱮᱫ ᱟᱹᱫᱤᱵᱟᱹᱥᱤ ᱠᱚᱣᱟᱜ ᱨᱩᱰᱷᱤ ᱯᱚᱨᱚᱢᱯᱚᱨᱟ ᱵᱮᱵᱚᱥᱛᱟ ᱦᱤᱥᱟᱹᱵ ᱛᱮ ᱦᱩᱣᱟ ᱚᱛᱮᱭᱟ ᱠᱟᱡᱮ ᱤᱱᱟ ᱦᱚᱸ ᱠᱟᱠᱚ ᱢᱟᱱᱮ ᱛᱮ ᱮᱠ ᱨᱮ ᱟᱭᱤᱱ ᱟᱯᱱᱟ ᱟᱹᱫᱤᱵᱟᱹᱥᱤ ᱠᱚ ᱞᱟᱹᱜᱤᱫ ᱢᱮᱱᱟᱜᱼᱟ ᱤᱱᱟ ᱠᱚ ᱢᱟᱱᱮ ᱯᱨᱚᱥᱟᱥᱚᱱᱤᱠ ᱠᱚ ᱢᱟᱱᱮ ᱵᱟᱭᱞᱚᱴ ᱮ ᱠᱟᱱᱟ ᱪᱤᱠᱟᱹ ᱚᱰᱚᱜ ᱚᱯᱚᱨ ᱯᱚᱠᱠᱷᱮ ᱨᱮ ᱟᱵᱚᱣᱟᱜ ᱡᱮ ᱚᱠᱚᱭ ᱠᱚ ᱱᱮᱛᱟ ᱢᱮᱱᱟᱜ ᱠᱚᱣᱟ ᱚᱠᱚᱭ ᱠᱚ ᱟᱵᱚ ᱟᱹᱫᱤᱵᱟᱹᱥᱤ ᱠᱚ ᱞᱟᱹᱜᱤᱫ ᱥᱟᱦᱟ ᱵᱷᱚᱨᱥᱟ ᱪᱮ ᱟᱹᱫᱤᱵᱟᱹᱥᱤ ᱠᱚᱣᱟᱜ ᱥᱮᱯᱷ ᱜᱟᱨᱰ ᱪᱮ ᱢᱟᱱᱮ ᱟᱹᱭᱤᱱ ᱠᱟᱹᱱᱩᱱ ᱵᱟᱭ ᱞᱟᱹᱜᱤᱫ ᱩᱱᱠᱩ ᱞᱟᱹᱜᱤᱫ ᱠᱚ ᱩᱱᱠᱩ ᱟᱹᱫᱤᱵᱟᱹᱥᱤ ᱵᱤᱨᱳᱫᱷ ᱞᱟᱹᱜᱤᱫ ᱠᱚ ᱯᱷᱟᱭᱤᱴ ᱠᱟᱱᱟ ᱛᱚ ᱤᱱᱟᱹ ᱢᱮᱱ ᱛᱮᱜᱮ ᱛᱮᱦᱮᱧ ᱫᱤᱱ ᱨᱮ ᱟᱵᱚ ᱵᱚᱱ ᱞᱟᱹᱭᱟ ᱡᱮ ᱡᱤᱛᱱᱟ ᱵᱷᱤ ᱟᱹᱭᱤᱱ ᱠᱟᱹᱱᱩᱱ ᱵᱟᱭ ᱤᱭᱟᱹ ᱠᱟᱱᱟ ᱪᱟᱦᱮ ᱢᱟᱱᱮ ᱯᱷᱚᱨᱮᱥᱴ ᱠᱚᱱᱡᱟᱨᱵᱷᱮᱥᱚᱱ ᱟᱨ ᱢᱟᱱᱮ ᱞᱮᱠᱟᱱᱟᱜ ᱡᱤᱛᱱᱟ ᱡᱟᱦᱟᱸ ᱥᱮᱫ ᱵᱚᱱ ᱦᱚᱦᱚᱣᱟᱜ ᱠᱟᱱᱟ ᱢᱟᱱᱮ ᱠᱟᱠᱚ ᱵᱤᱨᱳᱫᱷᱮ ᱠᱟᱱᱟ ᱡᱟ ᱯᱷᱚᱞᱚᱨᱮ ᱛᱮᱦᱮᱧ

ᱟᱨ ᱪᱮ ᱟᱠᱚ ᱪᱤᱞᱤ ᱦᱚᱸ ᱛᱚᱵᱮ ᱢᱟᱱᱮ ᱟᱠᱚᱣᱟᱜ ᱦᱤᱥᱟᱹᱵ ᱛᱮᱫᱚ ᱵᱟᱠᱚ ᱯᱟᱞᱴᱤᱜ ᱠᱟᱱᱟ ᱡᱩᱫᱤ ᱠᱚ ᱩᱲᱩᱭ ᱠᱟᱱ ᱨᱮᱦᱚᱸ ᱟᱠᱚ ᱢᱟᱱᱮ ᱢᱟᱱᱮ ᱯᱟᱴᱤ ᱨᱮᱭᱟᱜ ᱡᱮ ᱯᱨᱤᱱᱥᱤᱯᱟᱞ ᱯᱷᱳᱞᱳ ᱠᱟᱛᱮᱫ ᱜᱮᱠᱚ ᱥᱮᱱ ᱤᱫᱤᱭ ᱠᱟᱱᱟ ᱤᱱᱠᱟᱹ ᱠᱚ ᱢᱮᱱᱮᱫ ᱨᱮᱫᱚ ᱛᱮᱦᱮᱧ ᱡᱮ ᱟᱵᱚ ᱟᱹᱫᱤᱵᱟᱹᱥᱤ ᱟᱹᱫᱤᱵᱟᱹᱥᱤ ᱮᱱᱛᱮᱫ ᱡᱮ ᱦᱚᱨᱤᱡᱚᱱ ᱠᱚ ᱪᱮᱫ ᱠᱚ ᱮᱥ ᱴᱤ ᱮᱥ ᱥᱤ ᱡᱤᱛᱱᱟ ᱟᱵᱚ ᱮ ᱞᱮᱡᱤᱥᱞᱮᱴᱟᱨ ᱠᱚ ᱢᱮᱱᱟᱜ ᱠᱚᱣᱟ ᱤᱱᱠᱩ ᱪᱟᱭᱵᱟ ᱨᱮ ᱟᱠᱚ ᱠᱚᱱ ᱵᱤᱞ ᱚᱠᱟ ᱯᱟᱥᱚᱜᱼᱟ ᱮᱥ ᱴᱤ ᱮᱥ ᱥᱤ ᱢᱟᱱᱮ ᱪᱮᱫ ᱪᱮᱫ ᱟᱵᱚ ᱢᱮᱡᱚᱨᱤᱴᱤ ᱢᱮᱱᱟᱜᱼᱟ ᱟᱵᱚ ᱤᱭᱟᱹ ᱳᱰᱤᱥᱟ ᱵᱤᱫᱷᱟᱱ ᱥᱚᱵᱷᱟ ᱨᱮ ᱮᱥ ᱴᱤ ᱮᱥ ᱥᱤ ᱮᱢᱮᱞᱮ ᱠᱚ ᱡᱩᱫᱤ ᱮᱠ ᱡᱟᱱ ᱨᱮᱫᱚ ᱢᱟᱱᱮ ᱚᱠᱚᱱᱟ ᱟᱵᱚ ᱟᱹᱫᱤᱵᱟᱹᱥᱤ ᱵᱤᱨᱳᱫᱷ ᱨᱮ ᱚᱠᱚᱱᱟ ᱢᱮᱱᱫᱚ ᱟᱭᱤᱱ ᱠᱮᱵᱚᱞ ᱟᱹᱫᱤᱵᱟᱹᱥᱤ ᱥᱚᱸᱜᱮ ᱞᱮᱠᱟ ᱮᱥ ᱥᱤ ᱠᱚ ᱞᱟᱹᱜᱤᱫ ᱚᱠᱚᱱᱟ ᱢᱟᱱᱮ ᱟᱭᱤᱱ ᱜᱮ ᱠᱟᱵᱟᱭ ᱫᱮᱡᱩᱜᱼᱟ ᱢᱮᱱᱫᱚ ᱢᱟᱱᱮ ᱪᱟᱭ ᱟᱵᱚ ᱱᱮᱛᱟ ᱠᱚ ᱢᱟᱱᱮ ᱟᱭᱤᱱ ᱠᱟᱹᱱᱩᱱ ᱵᱤᱨᱳᱫᱷ ᱨᱮ ᱢᱟᱱᱮ ᱠᱟᱠᱚ ᱟᱫᱟᱭ ᱛᱟᱱᱟ ᱪᱤ ᱯᱟᱲᱟᱣ ᱠᱮᱛᱮ ᱠᱟᱠᱚ ᱥᱚᱢᱡᱟᱣ ᱛᱟᱱᱟ ᱪᱤ ᱢᱟᱱᱮ ᱵᱤᱫᱷᱟᱱ ᱥᱚᱵᱷᱟ ᱵᱷᱤᱛᱚᱨ ᱨᱮᱠᱚ ᱫᱩᱵᱮ ᱠᱮᱱ ᱛᱮᱠᱚ ᱡᱟᱹᱯᱤᱫᱚᱜ ᱛᱟᱱᱟ ᱤᱱᱟᱜᱮ ᱛᱤᱥᱤᱝ ᱟᱹᱫᱤᱵᱟᱹᱥᱤ ᱥᱚᱢᱟᱡᱽ ᱢᱟᱱᱮ ᱛᱟᱨ ᱮᱥᱩᱢᱟᱨᱟᱝ